ᱫᱟᱱᱟᱝ ᱨᱮ ᱩᱱᱤ ᱠᱚᱪᱟ ᱠᱚᱱᱟᱴ ᱵᱟᱦᱟ ᱢᱚᱦᱮᱜ ᱦᱟᱭ ᱨᱮ ᱵᱟᱦᱟ ᱫᱟᱱᱟᱝ ᱨᱮᱱ ᱵᱟᱦᱟ ᱮᱱ ᱵᱟᱦᱟ ᱵᱤᱫ ᱫᱚᱭ ᱵᱟᱰᱟᱭ ᱨᱮᱥᱮ ᱵᱟᱦᱟ ᱫᱚᱭ ᱜᱚᱫᱟ ᱦᱟᱭ ᱨᱮ ᱵᱟᱦᱟ ᱜᱚᱥᱚᱭ ᱫᱚ ᱱᱚᱣᱟ ᱞᱮᱠᱟᱢ ᱵᱩᱡᱷᱟᱹᱣ ᱜᱚᱫᱟ ᱱᱚᱣᱟ ᱵᱤᱸᱫᱩ ᱪᱟᱸᱫᱟᱱ ᱨᱮᱱᱟᱜ ᱥᱮᱨᱮᱧ ᱠᱟᱱᱟ ᱟᱹᱰᱤ ᱩᱠᱩᱨ ᱵᱟᱦᱟᱜ ᱠᱟᱱᱟ ᱛᱮᱦᱮᱧᱟᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱛᱟᱵᱚᱱ ᱟᱨ ᱧᱮᱞ ᱯᱮ ᱵᱷᱤᱰᱤᱭᱳ ᱢᱟᱲᱟᱝ ᱥᱮᱱ ᱠᱟᱹᱡ ᱮᱴᱟᱜ ᱞᱮᱠᱟ ᱜᱮᱢ ᱵᱩᱡᱷᱟᱹᱣ ᱜᱚᱫᱟ ᱵᱟᱦᱟ ᱜᱮ ᱵᱟᱦᱟᱜ ᱠᱟᱱᱟ ᱱᱚᱣᱟ ᱦᱚᱸ ᱪᱮᱫ ᱮᱢ ᱢᱮᱱᱟ ᱱᱚᱛᱮ ᱫᱚ ᱛᱟᱵᱚ ᱱᱚᱜᱼᱚ ᱱᱚᱝᱠᱟ ᱡᱚᱱᱰᱨᱟ ᱠᱤᱱ ᱜᱟᱱ ᱱᱟ ᱯᱟᱞᱮᱫ ᱱᱚᱣᱟ ᱫᱚ

ᱱᱚᱜᱼᱚᱭ ᱱᱚᱛᱮ ᱨᱮ ᱵᱟᱨᱭᱟ ᱡᱚ ᱠᱟᱱᱟ ᱵᱤᱥᱴᱤ ᱜᱟᱱ ᱜᱮ ᱦᱩᱭᱩᱜᱼᱟ

ᱟᱹᱰᱤ ᱡᱳᱨ ᱵᱟᱦᱟᱜ ᱠᱟᱱᱟ ᱚ ᱱᱚᱰᱮ ᱵᱟᱦᱟ ᱟᱠᱟᱱᱟ ᱟᱹᱰᱤ ᱠᱚᱪᱟ ᱨᱮ ᱟᱹᱰᱤ ᱫᱟᱱᱟᱝ ᱨᱮ ᱟᱨ ᱢᱤᱫ ᱴᱮᱡ ᱦᱟᱱᱮ ᱦᱟᱱᱛᱮ ᱨᱮ ᱢᱮᱱᱟᱜᱼᱟ ᱱᱚᱛᱮ ᱨᱮ ᱱᱚᱜᱼᱚᱭ ᱟᱹᱰᱤ ᱩᱠᱩᱨ ᱨᱮ ᱫᱟᱱᱟᱝ ᱨᱮ ᱵᱟᱦᱟ ᱠᱟᱱᱟ ᱰᱟᱭᱞᱚᱜᱽ ᱞᱮᱠᱟᱢ ᱵᱩᱡᱷᱟᱹᱣ ᱜᱚᱫᱟ ᱱᱚᱜᱼᱚ ᱱᱚᱣᱟ ᱠᱚᱨᱮ ᱢᱮᱱᱟᱜᱼᱟ ᱱᱚᱣᱟ ᱵᱟᱦᱟ ᱦᱚᱸ ᱩᱱᱟᱹᱜ ᱵᱷᱤᱛᱤᱨ ᱨᱮ ᱵᱟᱦᱟ ᱠᱟᱱᱟ ᱡᱮ ᱢᱮᱱ ᱜᱮ ᱵᱟᱝᱟ ᱡᱚ ᱫᱚ ᱵᱟᱭ ᱡᱚᱜ ᱠᱟᱱᱟ ᱱᱚᱣᱟ ᱠᱟᱪᱟᱱ ᱦᱚᱸ ᱯᱚᱴᱚ ᱠᱚᱨᱮ ᱜᱮ ᱡᱚ ᱠᱚᱫᱚ ᱵᱟᱹᱱᱩᱜᱼᱟ ᱱᱚᱛᱮ ᱫᱚ ᱥᱮᱨᱮᱧ ᱞᱮᱠᱟᱢ ᱩᱭᱦᱟᱹᱨ ᱜᱚᱫᱟ ᱢᱤᱫᱴᱟᱝ ᱟᱹᱭ ᱥᱤᱠᱲᱤᱡ ᱜᱮᱜᱮᱨ ᱠᱤᱫᱤᱧ ᱫᱚ ᱮᱠᱫᱚᱢ ᱵᱟᱭ ᱤᱭᱟᱹᱜ ᱠᱟᱱᱟ ᱟᱨ ᱢᱤᱫᱴᱟᱹᱝ ᱱᱚᱛᱮ ᱨᱮ ᱟᱹᱰᱤ ᱪᱮᱨᱦᱟ ᱩᱠᱩ ᱫᱷᱟᱨᱟ ᱨᱮ ᱵᱟᱦᱟ ᱟᱠᱟᱱᱟ ᱚᱱᱟ ᱰᱟᱭᱞᱚᱜᱽ ᱞᱮᱠᱟ ᱱᱚᱜᱼᱚᱭ ᱛᱚᱨᱟ ᱱᱚᱸᱰᱮ ᱱᱚᱜᱼᱚᱭ ᱚᱸᱰᱮ ᱮᱠ ᱴᱷᱤᱠᱟᱹ ᱠᱮᱫᱟ ᱞᱤᱧ ᱠᱤᱪᱷᱩ ᱪᱤᱞᱤ ᱠᱚ ᱢᱮᱱᱟᱜ ᱠᱚᱣᱟ ᱤᱭᱟᱹ ᱮᱴᱟᱜ ᱞᱮᱠᱟ ᱩᱱᱟᱹᱜ ᱠᱚ ᱵᱟᱝ ᱠᱚ ᱤᱧ ᱫᱚ ᱵᱟᱭ ᱵᱮᱥ ᱰᱟᱭᱞᱚᱜᱽ ᱞᱮᱠᱟᱢ ᱩᱭᱦᱟᱹᱨ ᱜᱚᱫᱟ ᱱᱚᱣᱟ ᱵᱟᱦᱟ ᱧᱮᱞ ᱠᱟᱛᱮᱫ ᱩᱱᱟᱹᱜ ᱫᱟᱱᱟᱝ ᱨᱮ ᱵᱟᱦᱟ ᱟᱠᱟᱱᱟ ᱡᱚ ᱦᱚᱸ ᱵᱟᱭ ᱡᱚᱜ ᱠᱟᱱᱟ ᱚᱱᱟ ᱢᱤᱫᱴᱟᱹᱝ ᱰᱟᱭᱞᱚᱜᱽ ᱞᱮᱠᱟᱧ ᱩᱭᱦᱟᱹᱨ ᱞᱮᱫᱟ ᱡᱟᱦᱟᱸᱛᱮ ᱱᱚᱛᱮ ᱨᱮᱦᱚᱸ ᱵᱟᱭ ᱤᱭᱟᱹᱜ ᱠᱟᱱ ᱫᱚ ᱰᱟᱭᱞᱚᱜᱽ ᱵᱟᱦᱟ ᱮᱠᱫᱚᱢ ᱱᱚᱰᱮ ᱠᱟᱨᱞᱟ ᱠᱚ ᱢᱮᱱᱟᱜᱼᱟ ᱰᱟᱭᱞᱚᱜᱽ ᱞᱮᱠᱟ ᱱᱚᱣᱟ ᱫᱟᱱᱟᱝ ᱨᱮ ᱩᱱᱤ ᱠᱚᱪᱟ ᱠᱚᱱᱟᱴ ᱵᱟᱦᱟ ᱢᱚᱦᱮᱫ ᱦᱟᱭ ᱨᱮ ᱵᱟᱦᱟ ᱫᱟᱱᱟᱝ ᱨᱮᱱ ᱵᱟᱦᱟ ᱮᱱ ᱵᱟᱦᱟ ᱜᱮᱡ ᱫᱚᱭ ᱵᱟᱰᱟᱭ ᱨᱮᱥᱮᱱ ᱵᱟᱦᱟ ᱫᱚᱭ ᱜᱚᱫᱟ ᱦᱟᱭ ᱨᱮ ᱵᱟᱦᱟ ᱜᱚᱥᱚ ᱜᱮ ᱱᱚᱣᱟ ᱞᱮᱠᱟᱢ ᱵᱩᱡᱷᱟᱹᱣ ᱜᱚᱫᱟ ᱱᱚᱣᱟ ᱵᱤᱸᱫᱩ ᱪᱟᱸᱫᱟᱱ ᱨᱮᱱᱟᱜ ᱥᱮᱨᱮᱧ ᱠᱟᱱᱟ ᱟᱹᱰᱤ ᱩᱠᱩᱨᱮ ᱵᱟᱦᱟᱜ ᱠᱟᱱᱟ ᱛᱚ ᱱᱚᱣᱟ ᱫᱚ ᱪᱚᱱᱫᱚᱱ ᱵᱟᱦᱟ ᱫᱚ ᱵᱟᱝ ᱠᱟᱱᱟ ᱠᱚᱪᱟ ᱠᱚᱱᱟᱴ ᱟᱨ ᱤᱭᱟᱹ ᱠᱟᱱᱟ ᱠᱷᱟᱹᱞᱤ ᱪᱮᱫ ᱠᱚ ᱢᱮᱱᱟ ᱪᱮᱫ ᱵᱟᱦᱟ ᱠᱟᱪᱟᱱ ᱟᱹᱰᱤ ᱧᱤᱫᱟᱹ ᱜᱮ ᱚᱣᱟᱥ ᱠᱟᱹᱡ ᱞᱟᱭᱤᱴ ᱵᱟᱹᱱᱩᱜᱼᱟ ᱵᱚᱛᱚᱞ ᱤᱫᱤ ᱛᱟᱨᱟ ᱧᱚᱜ ᱦᱩᱭᱩᱜᱼᱟ ᱟᱫᱚ ᱛᱟᱵᱚᱱ ᱵᱟᱛᱷᱨᱩᱢ ᱠᱟᱱᱟ ᱞᱟᱭᱤᱴ ᱠᱚ ᱵᱟᱹᱱᱩᱜ ᱟᱠᱟᱜᱼᱟ ᱟᱹᱰᱤ ᱧᱤᱫᱟᱹ ᱜᱮ ᱧᱮᱞᱚᱜ ᱠᱟᱱᱟ ᱠᱮᱢᱨᱟ ᱨᱮᱦᱚᱸ ᱱᱚᱰᱮ ᱛᱚ ᱵᱟᱹᱱᱩᱜ ᱟᱱᱟ ᱟᱹᱰᱤ ᱧᱩᱛ ᱜᱮ ᱧᱮᱞᱚᱜ ᱠᱟᱱᱟ ᱟᱨ ᱛᱟᱵᱚᱱ ᱱᱚᱰᱮ ᱫᱚ ᱟᱹᱰᱤ ᱞᱟᱹᱠᱛᱤᱭᱟᱱᱟᱜ ᱚᱲᱟᱜ ᱠᱟᱱᱟ ᱱᱚᱣᱟ ᱫᱚ ᱰᱟᱭᱞᱚᱜᱽ ᱜᱮ ᱩᱭᱦᱟᱹᱨ ᱜᱚᱫᱟ ᱱᱚᱣᱟ ᱫᱚ ᱵᱟᱛᱷᱨᱩᱢ ᱠᱟᱱᱟ ᱱᱚᱣᱟ ᱠᱟᱹᱡ ᱯᱮᱨᱮᱡ ᱧᱚᱜ ᱦᱩᱭᱩᱜᱼᱟ ᱱᱚᱣᱟ ᱫᱚ ᱪᱟᱵᱟ ᱧᱚᱜ ᱟᱠᱟᱱᱟ ᱠᱟᱹᱴᱤᱡ ᱫᱷᱟᱨᱟ ᱢᱮᱱᱟᱜᱼᱟ ᱱᱚᱜᱼᱚ ᱱᱚᱰᱮ ᱠᱟᱱᱟ ᱟᱨ ᱞᱟᱭᱤᱴ ᱦᱚᱸ ᱵᱟᱹᱱᱩᱜ ᱛᱮ ᱟᱹᱰᱤ ᱧᱤᱫᱟᱹ ᱜᱮ ᱧᱮᱞᱚᱜ ᱠᱟᱱᱟ ᱱᱚᱣᱟ ᱫᱚ ᱟᱹᱰᱤ ᱞᱟᱹᱠᱛᱤ ᱢᱟᱱᱮ ᱫᱟᱜ ᱨᱮ ᱡᱟᱹᱯᱩᱫ ᱨᱮ ᱟᱨ ᱧᱤᱫᱟᱹ ᱨᱮ ᱧᱩᱛᱟᱹ ᱨᱮ ᱟᱨ ᱱᱚᱛᱮ ᱦᱟᱲᱟᱢ ᱨᱮ ᱵᱩᱰᱷᱤ ᱨᱮ ᱟᱨ ᱢᱤᱫᱴᱮᱱ ᱫᱚ ᱦᱩᱭᱩᱜ ᱠᱟᱱᱟ ᱫᱟᱜ ᱨᱮ ᱡᱟᱹᱯᱩᱫ ᱨᱮ ᱟᱹᱰᱤ ᱞᱟᱹᱠᱛᱤ ᱮᱢᱟᱭ ᱧᱤᱫᱟᱹ ᱧᱩᱛᱟᱹ ᱟᱹᱰᱤ ᱞᱟᱹᱠᱛᱤ ᱦᱟᱲᱟᱢ ᱵᱩᱰᱷᱤ ᱡᱚᱦᱚᱜ ᱨᱩᱣᱟᱹ ᱨᱮ ᱦᱟᱹᱥᱩ ᱨᱮ

ᱫᱚᱥ ᱴᱟᱠᱟ ᱥᱟᱢᱵᱟᱣ ᱟᱛᱮ ᱱᱚᱣᱟᱛᱮ ᱟᱹᱨᱩᱵ ᱯᱟᱣᱰᱟᱨ ᱦᱮᱰ ᱣᱟᱥ

ᱟᱹᱰᱤ ᱫᱚᱸᱜᱚ ᱜᱮ ᱥᱚᱠ ᱟᱨ ᱢᱤᱫᱴᱟᱝ ᱦᱩᱭᱩᱜ ᱱᱚᱰᱮ ᱫᱟᱜ ᱫᱩᱞ ᱟᱨ ᱯᱷᱟᱴᱟᱣ ᱤᱱᱟᱹᱜ ᱠᱷᱟᱱ ᱜᱮ ᱵᱮᱱᱟᱣᱮᱱᱟ ᱛᱮᱦᱮᱧᱟᱜ ᱵᱷᱤᱰᱤᱭᱳ ᱫᱚ ᱱᱚᱰᱮ ᱜᱮ ᱢᱩᱪᱟᱹᱫ ᱟᱨ ᱱᱮᱠᱥᱴ ᱵᱷᱤᱰᱤᱭᱳ ᱨᱮ ᱛᱟᱵᱚᱱ ᱧᱮᱞ ᱯᱮ ᱥᱟᱱᱟᱢ ᱠᱚ ᱡᱚᱦᱟᱨ ᱜᱮ